ᱮᱠᱞᱟ ᱛᱮᱫᱚ ᱞᱮᱠᱷᱟ ᱪᱮᱫ ᱥᱩᱢᱩᱝ ᱜᱮᱢ ᱠᱟᱹᱢᱤ ᱫᱟᱲᱮᱭᱟᱜᱼᱟ ᱤᱠᱷᱟᱹᱱ ᱜᱟᱛᱮ ᱡᱚᱴᱟᱣ ᱯᱚᱴᱟᱣ ᱠᱟᱛᱮ ᱫᱚ ᱡᱟᱦᱟᱸ ᱚᱥᱚᱢᱵᱷᱚᱵ ᱢᱚᱱᱮᱜᱼᱟ ᱚᱱᱟ ᱦᱚᱸ ᱜᱟᱱᱚᱜᱼᱟ ᱥᱚᱢᱵᱷᱚᱵᱚᱜ ᱜᱮᱭᱟ ᱡᱟᱦᱟᱸ ᱞᱮᱠᱟ ᱞᱚᱣᱟ ᱞᱚᱠᱟ ᱟᱹᱛᱩ ᱨᱤᱱ ᱦᱚᱲ ᱠᱚ ᱟᱹᱰᱤ ᱠᱚ ᱠᱷᱟᱹᱴᱩᱣᱟᱹ ᱥᱚᱨᱚᱲ ᱱᱤᱨᱚᱲᱟ ᱴᱚᱞᱟ ᱛᱟᱞᱟᱨᱮ ᱢᱮᱱᱟᱜ ᱢᱟᱨᱟᱝ ᱩᱛᱟᱹᱨ ᱵᱟᱲᱮ ᱫᱟᱨᱮ ᱵᱩᱴᱟᱹᱨᱮ ᱟᱹᱛᱩ ᱨᱤᱱ ᱦᱚᱲ ᱠᱚ ᱚᱠᱟ ᱚᱠᱟ ᱡᱷᱚᱜ ᱪᱚᱠᱚ ᱡᱟᱣᱨᱟᱜᱼᱟ ᱟᱨ ᱠᱚ ᱜᱟᱯᱟᱞ ᱢᱟᱨᱟᱣ ᱵᱟᱲᱟᱜᱼᱟ ᱢᱤᱫ ᱫᱤᱱ ᱦᱤᱞᱳᱜ ᱚᱱᱠᱟᱜᱮ ᱟᱠᱚ ᱟᱹᱛᱩ ᱨᱮ ᱢᱮᱱᱟᱜ ᱚᱞ ᱤᱛᱩᱱ ᱟᱥᱲᱟ ᱨᱤᱱ ᱢᱟᱪᱮᱛ ᱜᱚᱢᱠᱮ ᱦᱤᱡᱩᱜ ᱟᱭ ᱟᱠᱚ ᱥᱟᱶ ᱫᱩᱠ ᱥᱩᱠ ᱠᱟᱹᱴᱤᱡ ᱜᱟᱯᱟᱞᱢᱟᱨᱟᱜ ᱞᱟᱹᱜᱤᱫ᱾ ᱢᱟᱪᱮᱛ ᱜᱚᱢᱠᱮ ᱦᱮᱡ ᱥᱩᱨ ᱠᱟᱛᱮ ᱧᱮᱞ ᱠᱚᱣᱟᱭ ᱟᱹᱛᱩ ᱦᱚᱲ ᱠᱚ ᱦᱩᱰᱤᱧ ᱦᱩᱰᱤᱧ ᱠᱟᱛᱷᱟ ᱨᱮᱠᱚ ᱨᱮᱯᱮᱡ ᱨᱟᱯᱟᱪᱟᱜ ᱱᱮᱭᱟᱜ ᱠᱟᱱᱟ ᱚᱠᱚᱭ ᱨᱤᱱ ᱢᱮᱨᱚᱢ ᱚᱠᱚᱭᱟᱜ ᱠᱩᱸᱫᱽᱨᱤ ᱠᱚᱪᱟᱭ ᱟᱹᱛᱤᱧ ᱠᱮᱫ ᱟ ᱢᱮᱱᱛᱮ ᱟᱨ ᱦᱚᱸ ᱚᱠᱚᱭ ᱫᱚ ᱵᱟᱹᱫᱽ ᱨᱮ ᱱᱟᱝ ᱫᱟᱜ ᱯᱷᱩᱲ ᱜᱤᱰᱤ ᱠᱟᱫ ᱟᱭ ᱢᱮᱱᱛᱮ ᱟᱨ ᱦᱚᱸ ᱜᱤᱫᱽᱨᱟᱹ ᱠᱚᱠᱚ ᱮᱱᱮᱡ ᱡᱚᱝ ᱦᱟᱞᱵᱟᱞ ᱠᱟᱱ ᱤᱫᱤ ᱠᱟᱛᱮ ᱟᱹᱛᱩ ᱦᱚᱲᱟᱜ ᱱᱚᱣᱟ ᱨᱮᱬᱜᱮᱪ ᱧᱮᱞ ᱠᱟᱛᱮ ᱢᱟᱪᱮᱛ ᱜᱚᱢᱠᱮ ᱵᱷᱟᱹᱵᱤᱭᱟᱭ ᱱᱩᱠᱩ ᱟᱹᱛᱩ ᱦᱚᱲ ᱡᱩᱫᱤ ᱱᱚᱝᱠᱟ ᱜᱮ ᱫᱤᱱᱟᱹᱢ ᱱᱮᱭᱟᱣ ᱠᱷᱟᱹᱯᱟᱹᱨᱤᱭᱟᱹᱣ ᱟᱠᱟ ᱠᱚ ᱛᱟᱦᱮᱱᱟ ᱮᱱᱠᱷᱟᱱ ᱟᱹᱛᱩ ᱨᱮᱱᱟᱝ ᱩᱛᱱᱟᱹᱣ ᱟᱨ ᱵᱟᱝ ᱵᱤᱠᱟᱥ ᱫᱚ ᱛᱤᱥ ᱦᱚᱸ ᱵᱟᱭ ᱦᱩᱭ ᱫᱟᱲᱮᱭᱟᱜᱼᱟ ᱚᱱᱟ ᱠᱷᱟᱹᱛᱤᱨ ᱫᱚᱥᱟᱨ ᱦᱤᱞᱚᱜ ᱜᱮ ᱢᱟᱪᱮᱛ ᱜᱚᱢᱠᱮ ᱡᱚᱛᱚ ᱟᱹᱛᱩ ᱦᱚᱲ ᱵᱟᱲᱮ ᱫᱟᱨᱮ ᱵᱩᱴᱟᱹ ᱨᱮ ᱦᱚᱦᱚ ᱡᱟᱣᱨᱟ ᱠᱚᱣᱟᱭ ᱥᱟᱶᱛᱮ ᱠᱤᱪᱷᱩ ᱜᱟᱱ ᱨᱚᱦᱚᱲ ᱥᱟᱦᱟᱱ ᱟᱹᱜᱩ ᱛᱟᱨᱟ ᱠᱟᱜᱼᱟᱭ ᱡᱚᱛᱚ ᱦᱚᱲ ᱠᱚ ᱦᱮᱡ ᱥᱟᱹᱛ ᱮᱱ ᱠᱷᱟᱱ ᱢᱤᱢᱤᱴᱤᱡ ᱥᱟᱦᱟᱱ ᱴᱷᱮᱸᱜᱟᱭ ᱥᱟᱵ ᱟᱠᱚᱣᱟ ᱨᱟᱹᱯᱩᱫ ᱞᱟᱹᱜᱤᱫ ᱟᱹᱰᱤ ᱟᱞᱜᱟ ᱞᱟᱸᱫᱟ ᱞᱟᱸᱫᱟ ᱛᱮ ᱡᱚᱛᱚ ᱦᱚᱲ ᱴᱷᱟᱥ ᱴᱷᱚᱥ ᱠᱚ ᱨᱟᱹᱯᱩᱫ ᱵᱟᱲᱟ ᱜᱚᱫ ᱠᱟᱜᱼᱟ ᱚᱱᱟ ᱛᱟᱭᱚᱢ ᱢᱟᱪᱮᱛ ᱜᱚᱢᱠᱮ ᱜᱮᱞ ᱜᱷᱚᱱᱴᱟ ᱜᱟᱱ ᱴᱷᱮᱸᱜᱟ ᱢᱤᱫ ᱴᱷᱮᱱ ᱛᱚᱞ ᱵᱤᱸᱰᱟᱹ ᱠᱟᱛᱮ ᱯᱟᱹᱨᱤ ᱢᱮᱛᱟ ᱠᱚᱣᱟᱭ ᱨᱟᱹᱯᱩᱫ ᱞᱟᱹᱜᱤᱫ ᱟᱹᱛᱩ ᱨᱤᱱ ᱡᱚᱛᱚ ᱠᱷᱚᱱ ᱟᱹᱰᱤ ᱟᱸᱴ ᱫᱟᱲᱮ ᱠᱚᱲᱟ ᱩᱱᱤ ᱦᱚᱸ ᱵᱟᱭ ᱨᱟᱹᱯᱩᱫ ᱫᱟᱲᱮᱭᱟᱜᱼᱟ ᱟᱨ ᱮᱴᱟᱜ ᱠᱚᱢᱟ ᱧᱮᱞ ᱠᱟᱛᱮ ᱜᱮᱠᱚ ᱢᱮᱱ ᱩᱛᱟᱹᱨ ᱠᱮᱜᱼᱟ ᱩᱦᱩ ᱱᱚᱣᱟ ᱫᱚ ᱵᱟᱝ ᱩᱛᱟᱹᱨ ᱵᱟᱝ ᱨᱟᱹᱯᱩᱫᱚᱜᱼᱟ ᱵᱟᱝ ᱠᱚ ᱨᱟᱹᱯᱩᱫ ᱫᱟᱲᱮᱭᱟᱫ ᱠᱷᱟᱱ ᱢᱟᱪᱮᱛ ᱜᱚᱢᱠᱮ ᱞᱟᱸᱫᱟ ᱧᱚᱜᱟᱭ ᱟᱨ ᱢᱮᱱᱟᱭ ᱱᱚᱣᱟ ᱜᱮ ᱡᱩᱢᱤᱫ ᱫᱟᱲᱮ ᱫᱚ᱾ ᱢᱤᱫᱴᱟᱹᱝ ᱴᱷᱮᱸᱜᱟ ᱫᱚ ᱟᱹᱰᱤ ᱟᱞᱜᱟ ᱛᱮ ᱨᱟᱹᱯᱩᱫᱚᱜᱼᱟ, ᱤᱠᱷᱟᱹᱱ ᱡᱚᱠᱷᱚᱱ ᱟᱹᱰᱤ ᱜᱟᱱ ᱴᱷᱮᱸᱜᱟ ᱢᱤᱫ ᱴᱷᱮᱱᱚᱜᱼᱟ, ᱚᱱᱟ ᱫᱚ ᱢᱤᱫ ᱫᱷᱟᱹᱣ ᱛᱮ ᱚᱠᱚᱭ ᱦᱚᱸ ᱵᱟᱝ ᱠᱚ ᱨᱟᱹᱯᱩᱫ ᱠᱮᱭᱟ᱾ ᱢᱟᱪᱮᱛ ᱜᱚᱢᱠᱮᱭᱟᱜ ᱱᱚᱣᱟ ᱠᱟᱛᱷᱟ ᱡᱚᱛᱚ ᱦᱚᱲᱟᱜ ᱢᱚᱱᱮ ᱡᱤᱣᱤ ᱨᱮ ᱜᱟᱵᱟ ᱯᱟᱹᱛᱭᱟᱹᱣ ᱛᱟᱦᱮᱸ ᱥᱟᱹᱨᱤ ᱩᱛᱟᱹᱨ ᱮᱱᱟ᱾ ᱩᱱ ᱡᱷᱚᱜ ᱜᱮ ᱟᱠᱚ ᱟᱹᱛᱩ ᱨᱮ ᱜᱟᱰᱟ ᱫᱟᱜ ᱟᱸᱡᱮᱫᱚᱜ ᱠᱟᱱ ᱠᱷᱟᱹᱛᱤᱨ ᱪᱟᱥ ᱠᱷᱮᱛ ᱠᱚ ᱨᱚᱦᱚᱲ ᱤᱫᱤ ᱜᱚᱫᱚᱜ ᱠᱟᱱ ᱛᱟᱦᱮᱸᱱ᱾ ᱥᱮᱨᱢᱟ ᱨᱮᱦᱚᱸ ᱨᱤᱢᱤᱞ ᱜᱮ ᱵᱟᱝ ᱧᱮᱞ ᱵᱟᱲᱟᱜ ᱠᱟᱱ ᱠᱷᱟᱹᱛᱤᱨ ᱟᱹᱛᱩ ᱢᱟᱹᱡᱷᱤ ᱡᱚᱛᱚ ᱦᱚᱲ ᱠᱚ ᱦᱚᱦᱚ ᱡᱟᱣᱨᱟ ᱠᱚᱣᱟᱭ ᱟᱨ ᱢᱮᱛᱟ ᱠᱚᱣᱟᱭ ᱠᱷᱮᱛ ᱨᱮ ᱫᱟᱜ ᱵᱟᱝ ᱵᱚ ᱢᱟᱰᱟᱣᱟᱜᱼᱟ ᱮᱱᱠᱷᱟᱱ ᱪᱟᱥ ᱛᱟᱵᱚ ᱩᱡᱟᱹᱲᱚᱜᱼᱟ ᱵᱩᱰᱟᱹᱜᱼᱟ ᱡᱩᱫᱤ ᱟᱵᱚ ᱜᱟᱰᱟ ᱠᱷᱚᱱ ᱠᱮᱱᱟᱞ ᱵᱚ ᱞᱟᱭᱟ ᱮᱱᱠᱷᱟᱱ ᱪᱟᱥ ᱛᱟᱵᱚ ᱵᱚ ᱡᱤᱭᱟᱹᱲ ᱨᱩᱣᱟᱹᱲ ᱫᱟᱲᱮᱭᱟᱜᱼᱟ ᱢᱟᱹᱡᱷᱤᱭᱟᱜ ᱠᱟᱛᱷᱟ ᱟᱸᱡᱚᱢ ᱠᱟᱛᱮ ᱢᱟᱲᱟᱝ ᱫᱚ ᱡᱚᱛᱚ ᱦᱚᱲ ᱦᱟᱹᱱᱤ ᱱᱩᱭ ᱥᱮᱫ ᱠᱚ ᱠᱚᱯᱚᱭᱚᱜ ᱵᱟᱲᱟᱭᱮᱱᱟ ᱵᱩᱜᱤ ᱛᱟᱨᱟ ᱟᱠᱚᱣᱟᱜ ᱢᱮᱫ ᱢᱚᱦᱰᱟ ᱠᱷᱚᱱ ᱯᱚᱨᱚᱠᱚᱜ ᱠᱟᱱᱟ ᱡᱮᱢᱚᱱ ᱠᱚ ᱢᱮᱱᱮᱫᱼᱟ ᱤᱧ ᱪᱮᱫ ᱨᱮᱱᱟᱝ ᱞᱟᱞᱟᱧ ᱪᱟᱞᱟᱜᱼᱟ ᱱᱩᱭ ᱪᱮ ᱩᱱᱤ ᱪᱮᱫᱟᱜ ᱵᱟᱭ ᱪᱟᱞᱟᱜ ᱠᱟᱱᱟ ᱩᱱᱨᱮ ᱢᱟᱪᱮᱛ ᱜᱚᱢᱠᱮ ᱥᱩᱝᱠᱩᱡ ᱩᱭᱦᱟᱹᱨ ᱵᱟᱹᱜᱤ ᱠᱟᱛᱮ ᱠᱩᱨᱩᱢᱩᱴᱩ ᱪᱷᱩᱴᱟᱹᱜ ᱞᱟᱹᱜᱤᱫ ᱢᱮᱛᱟ ᱟᱠᱚᱣᱟᱭ ᱛᱟᱭᱱᱚᱢ ᱫᱚ ᱫᱚᱥᱟᱨ ᱦᱤᱞᱳᱜ ᱠᱷᱚᱱ ᱠᱮᱱᱟᱞ ᱞᱟᱞᱞᱟ ᱠᱟᱹᱢᱤ ᱠᱚ ᱮᱛᱚᱦᱚᱵ ᱠᱮᱜᱼᱟ ᱦᱟᱲᱟᱢ ᱵᱩᱰᱷᱤ ᱡᱩᱣᱟᱹᱱ ᱠᱚᱲᱟ ᱠᱩᱲᱤ ᱜᱤᱫᱽᱨᱟᱹ ᱯᱤᱫᱽᱨᱟᱹ ᱡᱚᱛᱚ ᱠᱚ ᱪᱷᱩᱴᱟᱹᱣ ᱮᱱᱟ ᱚᱠᱚᱭ ᱞᱟᱞᱞᱟ ᱚᱠᱚᱭ ᱦᱟᱥᱟ ᱫᱤᱯᱤᱞ ᱛᱚ ᱟᱨᱜᱮ ᱚᱠᱚᱭ ᱫᱟᱜ ᱫᱟᱠᱟ ᱦᱚᱲ ᱠᱚ ᱞᱟᱹᱜᱤᱫ ᱡᱩᱜᱟᱹᱲ ᱯᱩᱱ ᱫᱤᱱ ᱛᱟᱭᱱᱚᱢ ᱠᱷᱟᱱ ᱜᱟᱰᱟ ᱫᱟᱜ ᱨᱚᱦᱚᱲ ᱪᱟᱥ ᱠᱷᱮᱛ ᱨᱮ ᱥᱮᱴᱮᱨᱮᱱᱟ ᱫᱟᱜ ᱧᱟᱢ ᱠᱮᱫ ᱠᱷᱟᱱ ᱯᱚᱥᱟᱜ ᱠᱷᱮᱛ ᱜᱚᱥᱚ ᱢᱚᱥᱚ ᱰᱟᱹᱨ ᱥᱟᱠᱟᱢ ᱡᱤᱭᱟᱹᱲ ᱦᱟᱹᱨᱭᱟᱹᱲ ᱨᱩᱣᱟᱹᱲᱮᱱᱟ ᱟᱹᱛᱩ ᱡᱟᱠ ᱦᱚᱲᱟᱜ ᱢᱮᱫ ᱟᱦᱟ ᱨᱮᱦᱚᱸ ᱠᱩᱥᱤ ᱨᱟᱹᱥᱠᱟᱹ ᱡᱷᱟᱞᱠᱟᱣᱮᱱᱟ ᱟᱹᱛᱩ ᱦᱚᱲ ᱠᱚ ᱵᱟᱰᱟᱭ ᱫᱟᱲᱮᱭᱟᱜᱼᱟ ᱱᱤᱡᱮ ᱱᱤᱡᱚᱨ ᱡᱤᱫ ᱨᱮᱢ ᱛᱟᱦᱮᱱ ᱠᱷᱟᱱ ᱮᱠᱞᱟ ᱛᱮᱫᱚ ᱠᱚᱢᱡᱚᱨ ᱜᱮᱢ ᱛᱟᱦᱮᱱᱟ ᱤᱠᱷᱟᱹᱱ ᱡᱚᱴᱟ ᱡᱩᱢᱤᱫ ᱠᱟᱛᱮᱢ ᱠᱟᱹᱢᱤ ᱠᱷᱟᱱ ᱢᱟᱨᱟᱝ ᱠᱷᱚᱱ ᱢᱟᱨᱟᱝ ᱢᱩᱥᱠᱤᱞ ᱟᱨ ᱢᱩᱦᱤᱢ ᱠᱷᱚᱱ ᱦᱚᱸ ᱫᱩᱜᱼᱚᱣᱟᱨᱟ᱾ ᱵᱟᱹᱭ ᱵᱟᱹᱭ ᱛᱮ ᱦᱚᱲ ᱠᱚᱣᱟᱜ ᱩᱭᱦᱟᱹᱨ ᱫᱤᱥᱟᱹ ᱵᱚᱫᱚᱞᱚᱜᱼᱟ᱾ ᱦᱚᱲ ᱠᱚ ᱢᱟᱬᱟᱝ ᱞᱮᱠᱟ ᱵᱟᱝ ᱱᱮᱭᱟᱣ ᱨᱚᱯᱚᱲ ᱠᱟᱛᱮ ᱫᱩᱲᱩᱵ ᱢᱤᱫ ᱴᱷᱮᱱ ᱠᱟᱛᱮ ᱡᱟᱦᱟᱱ ᱥᱚᱢᱚᱥᱭᱟ ᱨᱮᱱᱟᱝ ᱥᱚᱢᱟᱫᱷᱟᱱ ᱞᱟᱹᱜᱤᱫ ᱠᱚ ᱜᱟᱯᱟᱞ ᱢᱟᱨᱟᱣ ᱮᱱᱟ᱾ ᱚᱱᱟ ᱠᱷᱟᱹᱛᱤᱨ ᱟᱹᱛᱩ ᱨᱮᱱᱟᱝ ᱩᱛᱱᱟᱹᱣ ᱦᱚᱸ ᱧᱮᱞ ᱧᱟᱢ ᱤᱫᱤ ᱮᱱᱟ ᱟᱨ ᱡᱚᱛᱚ ᱦᱚᱲ ᱠᱩᱥᱤ ᱨᱟᱹᱥᱠᱟᱹ ᱨᱮ ᱠᱚ ᱛᱟᱦᱮᱸ ᱮᱱᱟ᱾ ᱢᱤᱫ ᱫᱤᱱ ᱦᱤᱞᱚᱜ ᱢᱟᱪᱮᱛ ᱜᱚᱢᱠᱮ ᱵᱟᱲᱮ ᱫᱟᱨᱮ ᱵᱩᱴᱟᱹ ᱨᱮ ᱫᱩᱲᱩᱵ ᱞᱟᱱ ᱛᱟᱦᱮᱱᱮ᱾ ᱩᱱ ᱡᱷᱚᱜ ᱟᱹᱛᱩ ᱦᱚᱲ ᱠᱚ ᱦᱮᱡ ᱧᱟᱢᱮᱭᱟ ᱟᱨ ᱠᱚ ᱢᱮᱛᱟᱭᱟ, ᱜᱚᱢᱠᱮ ᱟᱢ ᱟᱞᱮ ᱫᱟᱲᱮᱢ ᱮᱢᱟᱫ ᱞᱮᱭᱟ ᱡᱟᱦᱟᱸ ᱠᱷᱟᱹᱛᱤᱨ ᱱᱤᱛᱚᱝ ᱫᱚ ᱡᱚᱛᱚ ᱦᱚᱲ ᱟᱹᱰᱤ ᱥᱩᱠ ᱟᱨ ᱥᱩᱞᱩᱠ ᱨᱮ ᱢᱮᱱᱟᱜ ᱞᱮᱭᱟ ᱠᱟᱹᱴᱤᱡ ᱞᱟᱸᱫᱟ ᱧᱚᱜ ᱠᱟᱛᱮ ᱢᱟᱪᱮᱛ ᱜᱚᱢᱠᱮ ᱢᱮᱱᱟᱭ ᱤᱧ ᱫᱚ ᱪᱮᱫ ᱦᱚᱸ ᱵᱟᱹᱧ ᱪᱮᱠᱟ ᱟᱠᱟᱫᱼᱟ ᱡᱚᱛᱚ ᱫᱟᱲᱮ ᱟᱯᱮ ᱴᱷᱮᱱ ᱜᱮ ᱢᱟᱲᱟᱝ ᱠᱷᱚᱱ ᱢᱮᱱᱟᱜ ᱛᱟᱦᱮᱸᱫ ᱤᱧ ᱫᱚ ᱠᱷᱟᱹᱞᱤᱧ ᱩᱭᱦᱟᱹᱨᱟᱫ ᱯᱮᱭᱟ ᱡᱟᱦᱟᱸ ᱨᱮ ᱡᱩᱢᱤᱫ ᱚᱸᱰᱮ ᱜᱮ ᱞᱟᱦᱟᱱᱛᱤ ᱟᱨ ᱡᱤᱛᱠᱟᱹᱨ ᱦᱚᱸ ᱦᱩᱭᱩᱜᱼᱟ ᱱᱚᱣᱟ ᱠᱟᱹᱦᱱᱤ ᱠᱷᱚᱱᱟᱜ ᱱᱤᱭᱟᱹ ᱜᱮ ᱥᱤᱠᱷᱱᱟᱹᱛ ᱧᱟᱢᱚᱜᱼᱟ ᱱᱚᱣᱟ ᱠᱟᱹᱦᱱᱤ ᱡᱩᱫᱤ ᱵᱚ ᱠᱩᱥᱤ ᱟᱠᱟᱫᱼᱟ ᱮᱱᱠᱷᱟᱱ ᱵᱷᱤᱰᱤᱭᱳ ᱞᱟᱭᱤᱠ ᱥᱮᱭᱟᱨ ᱠᱚᱢᱮᱱᱴ ᱥᱟᱶᱛᱮ ᱪᱮᱱᱮᱞ ᱥᱟᱵᱥᱠᱨᱟᱭᱤᱵ ᱛᱟᱨᱟ ᱠᱟᱜ ᱢᱟ ᱢᱮᱱᱛᱮ ᱱᱮᱦᱚᱨ ᱛᱟᱦᱮᱸᱭᱮᱱᱟ ᱚᱠᱛᱚ ᱠᱷᱮᱢᱟᱣ ᱠᱟᱛᱮ ᱵᱷᱤᱰᱤᱭᱳ ᱧᱮᱞ ᱟᱠᱟᱫ ᱠᱷᱟᱹᱛᱤᱨ ᱟᱭᱢᱟ ᱟᱭᱢᱟ ᱥᱟᱨᱦᱟᱣ